ᱟᱨ ᱟᱞᱮ ᱦᱚᱸᱞᱮ ᱩᱰᱩᱠᱚᱜ ᱠᱟᱱᱟ ᱛᱟᱲᱟᱢ ᱫᱚ ᱡᱟᱭᱜᱟ ᱞᱮ ᱪᱮᱫᱟᱜ ᱥᱮ ᱟᱹᱰᱤ ᱥᱟᱸᱜᱮ ᱦᱚᱲ ᱱᱟᱦᱟᱜ ᱛᱚ ᱪᱚᱞᱚ ᱟᱨ ᱥᱮᱴᱮᱨ ᱠᱟᱛᱮᱫ ᱜᱮ ᱱᱟᱦᱟᱜ ᱟᱨ ᱠᱟᱹᱯᱨᱤ ᱫᱤᱫᱤ ᱱᱟᱦᱟᱜ ᱪᱟᱞᱟᱜᱼᱟ ᱵᱟᱭᱤᱠ ᱛᱮ ᱥᱟᱸᱜᱟᱛ ᱪᱟᱞᱟᱜ ᱟᱞᱮ ᱜᱮ ᱛᱟᱲᱟᱢ ᱛᱮ ᱟᱫᱚ ᱧᱟᱯᱟᱢ ᱟᱵᱚ ᱡᱩᱢᱟᱹᱲ ᱯᱟᱛᱟ ᱨᱮᱜᱮ

ᱟᱨ ᱟᱞᱮ ᱞᱮ ᱥᱟᱯᱲᱟᱣ ᱟᱫᱷᱟ ᱜᱟᱹᱰᱤ ᱛᱮ ᱟᱫᱷᱟ ᱵᱟᱭᱤᱠ ᱛᱮ ᱟᱨ ᱟᱫᱷᱟ ᱛᱟᱲᱟᱢ ᱛᱮ ᱪᱚᱞᱚ ᱛᱟᱲᱟᱢ ᱤᱫᱤᱭᱮᱫ ᱟᱞᱮ ᱟᱨ ᱛᱟᱲᱟᱢ ᱠᱮᱜᱼᱟ ᱛᱚ ᱜᱷᱟᱹᱴᱤ ᱞᱮ ᱯᱟᱨᱚᱢ ᱟᱠᱟᱫ ᱚᱱᱛᱮ ᱠᱚᱭᱚᱜ ᱯᱟᱪᱷᱞᱟ ᱥᱮᱫ ᱛᱮ ᱤᱭᱟᱹ ᱮᱱᱟ ᱟᱨ ᱛᱚ ᱢᱚᱭᱫᱟᱱ ᱯᱟᱨᱚᱢ ᱟᱞᱮ ᱯᱷᱤᱨ ᱢᱚᱭᱫᱟᱱ ᱯᱟᱨᱚᱢ ᱠᱟᱛᱮᱫ ᱮᱠᱴᱩ ᱟᱹᱛᱩ ᱧᱟᱢᱚᱜᱼᱟ ᱠᱚᱫᱚᱞ ᱟᱹᱛᱩ ᱡᱟᱦᱟᱸ ᱫᱚ ᱟᱞᱮ ᱢᱤᱫᱴᱤᱡ ᱟᱹᱛᱩ ᱠᱟᱱ ᱜᱮᱭᱟ ᱟᱨ ᱢᱤᱫᱴᱤᱡ ᱟᱹᱛᱩ ᱠᱟᱱ ᱜᱮᱭᱟ ᱛᱟᱞᱮ ᱢᱤᱫᱴᱤᱡ ᱟᱹᱛᱩ ᱠᱟᱜ ᱞᱮ ᱢᱟᱱᱮ ᱠᱤ ᱠᱚᱫᱚᱞ ᱟᱹᱛᱩ ᱫᱚ ᱛᱚ ᱚᱱᱟ ᱠᱚᱫᱚᱞ ᱟᱹᱛᱩ ᱯᱟᱨᱚᱢ ᱠᱟᱛᱮᱫ ᱜᱮ ᱯᱷᱤᱨ ᱡᱩᱢᱚᱲ ᱟᱹᱛᱩ ᱧᱟᱢᱚᱜᱼᱟ ᱱᱟᱦᱟᱜ ᱛᱚ ᱪᱚᱞᱚ ᱧᱮᱞ ᱞᱮᱜᱮ ᱵᱚᱱ ᱢᱟ ᱮᱞᱟᱣᱩᱱᱥ ᱠᱚ ᱟᱸᱡᱚᱢᱚᱜ ᱠᱟᱱᱟ ᱤᱱᱟᱹᱧ ᱟᱨ ᱠᱟᱹᱡ ᱫᱷᱟᱨᱟ ᱥᱮᱴᱮᱨ ᱦᱩᱭᱩᱜ ᱠᱟᱱᱟ ᱱᱤᱛᱚᱜ ᱫᱚ ᱥᱮᱴᱮᱨ ᱦᱩᱭᱩᱜ ᱠᱟᱱᱟᱞᱮ ᱢᱟᱭᱤᱠ ᱠᱚ ᱟᱸᱡᱚᱢᱚᱜ ᱠᱟᱱᱟ ᱢᱟᱭᱤᱠ ᱠᱚ

ᱢᱟᱲᱟᱝ ᱥᱮᱫ ᱨᱟᱥᱛᱟ ᱛᱟᱵᱚᱱ ᱱᱚᱜᱼᱚᱭ ᱱᱚᱝᱠᱟ ᱟᱨ ᱟᱞᱮ ᱞᱮ ᱥᱮᱴᱮᱨᱮᱱᱟ ᱩᱱᱟᱹᱜ ᱫᱩᱨ ᱜᱮ ᱱᱤᱛᱚᱝ ᱫᱚ ᱯᱟᱞᱮ ᱥᱯᱳᱨᱴ ᱜᱮ ᱪᱟᱞᱟᱜ ᱠᱟᱱᱟ ᱯᱨᱳᱜᱨᱟᱢ ᱫᱚ ᱪᱮᱫ ᱮᱱᱮᱡ ᱛᱟᱦᱮᱸ ᱞᱮᱱᱟ ᱢᱟᱰᱮᱨ ᱵᱟᱝᱜᱮ ᱦᱮᱴ ᱨᱮ ᱪᱮᱫ ᱛᱟᱦᱮᱸ ᱞᱮᱱᱟ ᱵᱟᱝᱜᱮ ᱱᱤᱛᱚᱜ ᱮᱱᱮᱡ ᱢᱮᱱᱟᱜ ᱫᱚ ᱦᱳᱭ ᱱᱤᱛᱚᱜ ᱱᱟᱜ ᱨᱤᱸᱡᱷᱟᱹ ᱮᱱᱮᱡ ᱦᱩᱭᱩᱜᱼᱟ ᱟᱫᱚ ᱱᱤᱛᱚᱝ ᱫᱚ ᱥᱯᱳᱨᱴ ᱜᱮ ᱯᱟᱞᱮ ᱟᱹᱣᱨᱤ ᱪᱟᱵᱟᱜᱼᱟ ᱚᱱᱠᱟ ᱟᱸᱡᱚᱢᱚᱜ ᱠᱟᱱᱟ ᱮᱞᱟᱱᱥ ᱛᱮᱜᱮ ᱯᱨᱟᱭᱤᱡᱽ ᱠᱚ ᱦᱟᱹᱴᱤᱧᱮᱜᱼᱟ ᱦᱳᱭ ᱟᱹᱰᱤ ᱰᱷᱮᱨ ᱥᱯᱳᱨᱴ ᱯᱨᱳᱜᱨᱟᱢ ᱠᱚ ᱛᱟᱦᱮᱸ ᱞᱮᱱᱟ ᱤᱱᱟᱹ ᱯᱚᱨ ᱧᱤᱫᱟᱹ ᱱᱟᱜ ᱢᱮᱱᱟᱜᱼᱟ ᱢᱟᱰᱮᱨ ᱥᱯᱳᱨᱴ ᱜᱮ ᱯᱟᱞᱮ ᱦᱩᱭᱩᱜ ᱠᱟᱱᱟ ᱰᱟᱱᱥ ᱯᱩᱨᱟᱹ ᱦᱩᱭᱩᱜᱼᱟ ᱥᱯᱳᱨᱴ ᱦᱩᱭᱩᱜᱼᱟ ᱛᱚᱵᱮ ᱡᱟᱠᱮ ᱱᱟᱜ ᱤᱭᱟᱹ ᱠᱚ ᱥᱴᱟᱨᱴᱟ ᱨᱤᱸᱡᱟᱹ ᱮᱱᱮᱡ ᱱᱟᱜ ᱚᱱᱟ ᱥᱯᱳᱨᱴ ᱪᱟᱵᱟ ᱯᱚᱨᱮ ᱛᱚ ᱪᱚᱞᱚ ᱢᱚᱭᱫᱟᱱ ᱥᱮᱫ ᱜᱮ ᱥᱮᱴᱮᱨ ᱦᱩᱭᱩᱜ ᱠᱟᱱᱟᱞᱮ ᱫᱮᱠᱷᱟ ᱟᱯᱮᱭᱟᱹᱧ ᱟᱨ ᱱᱚᱜᱼᱚᱭ ᱱᱚᱝᱠᱟ ᱟᱞᱮ ᱥᱮᱴᱮᱨ ᱮᱱᱟ ᱱᱟᱜ ᱟᱞᱮ ᱯᱩᱨᱟᱹ ᱜᱟᱹᱰᱤ ᱜᱮ ᱛᱤᱸᱜᱩ ᱯᱮᱨᱮᱡ ᱟᱠᱟᱱᱟ ᱦᱮᱸᱪᱮ ᱧᱮᱞ ᱟᱵᱚ ᱟᱨ ᱵᱷᱤᱛᱨᱤ ᱪᱟᱞᱟᱣ ᱠᱟᱱᱛᱮ ᱟᱨ ᱱᱚᱛᱮ ᱫᱚ ᱟᱹᱛᱩ ᱪᱟᱞᱟᱣ ᱟᱠᱟᱱᱟ ᱱᱟᱜ ᱡᱤᱞᱤᱢᱤᱞᱤ ᱡᱟ ᱥᱟᱡᱟᱣ ᱟᱠᱟᱫ ᱠᱚ ᱟᱨ ᱟᱞᱮ ᱞᱮ ᱟᱹᱪᱩᱨᱚᱜᱼᱟ ᱱᱟᱜ

ᱟᱨ ᱧᱮᱞ ᱧᱮᱞ ᱛᱮᱦᱚᱸ ᱟᱹᱭᱩᱵ ᱪᱟᱵᱟᱭᱮᱱᱟ ᱱᱤᱛᱚᱝ ᱫᱚ ᱱᱟᱦᱟᱜ ᱠᱩᱲᱤ ᱠᱚᱣᱟᱜ ᱱᱚᱣᱟ ᱵᱮᱞᱩᱱ ᱯᱳᱲ ᱪᱟᱞᱟᱜ ᱠᱟᱱᱟ ᱱᱚᱣᱟ ᱦᱚᱸ ᱟᱹᱰᱤ ᱢᱚᱡᱮᱫᱟᱨ ᱜᱮᱭᱟ ᱧᱮᱞ ᱫᱚ ᱦᱮᱸᱪᱮ ᱛᱚ ᱧᱮᱞ ᱜᱮ ᱱᱚᱣᱟ ᱠᱚᱫᱚ ᱧᱮᱞ ᱡᱚᱝ ᱜᱮ ᱟᱹᱰᱤ ᱪᱮᱦᱨᱟ ᱱᱤᱡᱮ ᱫᱚ ᱟᱹᱰᱤ ᱠᱚᱥᱴᱚ ᱜᱮᱭᱟ ᱵᱮᱞᱩᱱ ᱠᱚ ᱵᱟᱯ ᱨᱮ ᱯᱩᱨᱟᱹ ᱡᱟᱦᱟᱸᱭ ᱜᱮ ᱨᱟᱹᱵᱩᱲ ᱟᱠᱚ ᱱᱚᱣᱟ ᱫᱟᱹᱰᱤ ᱠᱷᱟᱛᱨᱟ ᱧᱮᱞ ᱡᱚᱝ ᱜᱮ ᱩᱱᱟᱹᱜ ᱰᱮᱧᱡᱟᱨᱟᱥ ᱟᱨ ᱡᱟᱦᱟᱸᱭ ᱜᱮ ᱚᱱᱠᱟ ᱠᱚ ᱢᱮᱭᱟᱜ ᱠᱟᱱᱟ ᱮᱠᱫᱚᱢ ᱱᱚᱣᱟ ᱵᱮᱞᱩᱱ ᱠᱷᱟᱹᱛᱤᱨ ᱛᱮ ᱡᱤᱛᱟᱹᱣ ᱞᱟᱹᱜᱤᱫ ᱱᱚᱣᱟ ᱚᱱᱟ ᱞᱟᱹᱜᱤᱫ ᱱᱚᱣᱟ ᱠᱚᱫᱚ ᱟᱭᱢᱟ ᱵᱚᱱ ᱠᱩᱥᱤᱭᱟᱜᱼᱟ ᱞᱮᱠᱤᱱ ᱟᱯᱮ ᱧᱮᱞ ᱯᱮ ᱛᱟᱵᱚᱱ ᱱᱤᱪᱮ ᱛᱤᱱᱟᱹᱜ ᱢᱚᱡᱟ ᱧᱮᱞ ᱡᱚᱜ ᱠᱟᱱᱟ ᱧᱮᱞ ᱠᱚ

ᱱᱚᱜᱼᱚᱭ ᱛᱟᱨᱟ ᱱᱚᱣᱟ ᱫᱚ ᱱᱟᱦᱟᱜ ᱨᱤᱸᱡᱷᱟᱹ ᱮᱱᱮᱡ ᱱᱟᱦᱟᱜ ᱮᱦᱚᱵᱚᱜ ᱞᱟᱹᱜᱤᱫᱼᱟ ᱛᱚ ᱚᱱᱟ ᱜᱮᱵᱚᱱ ᱧᱮᱞᱟ ᱛᱟᱨᱟ ᱛᱟᱨᱟ ᱟᱹᱛᱩ ᱠᱚᱨᱮ ᱫᱚ ᱜᱚᱢᱦᱟ ᱡᱚᱠᱷᱚᱡ ᱮᱱᱮᱡ ᱟᱠᱚ ᱡᱮ ᱟᱫᱚ ᱱᱤᱛᱚᱝ ᱱᱚᱰᱮ ᱢᱚᱭᱫᱟᱱ ᱨᱮ ᱟᱵᱚ ᱟᱵᱚᱣᱟᱜ ᱥᱟᱱᱛᱟᱞ ᱠᱟᱞᱪᱟᱨ ᱠᱟᱱᱟ ᱡᱟᱦᱟᱸ ᱫᱚ ᱟᱵᱚ ᱵᱚᱱ ᱧᱮᱞ ᱧᱟᱢᱮᱫᱼᱟ ᱱᱟᱦᱟᱜ

ᱟᱨ ᱟᱞᱮ ᱥᱮᱴᱮᱨ ᱟᱠᱟᱱᱟ ᱱᱚᱰᱮ ᱡᱷᱩᱢᱟᱹᱲ ᱯᱟᱛᱟ ᱱᱟᱜ ᱰᱟᱱᱥ ᱫᱷᱟᱢᱟᱠᱟ ᱧᱮᱞ ᱟᱞᱮ ᱜᱮ ᱱᱤᱱᱟᱹᱜ ᱟᱞᱮ ᱚᱲᱟᱜ ᱦᱚᱲ ᱜᱮ ᱟᱨ ᱪᱮᱫ ᱠᱚ ᱢᱮᱱᱟ ᱱᱚᱣᱟ ᱡᱷᱩᱢᱟᱹᱲ ᱟᱹᱛᱩ ᱵᱟᱦᱮᱨ ᱱᱚᱛᱮ ᱨᱮ ᱱᱟᱜ ᱢᱮᱱᱟᱜ ᱞᱮᱭᱟ ᱠᱟᱹᱡ ᱫᱷᱟᱨᱟ ᱵᱟᱞᱮ ᱥᱮᱴᱮᱨ ᱟᱞᱮ ᱛᱚ ᱪᱚᱞᱚ ᱚᱱᱛᱮ ᱥᱮᱴᱮᱨ ᱠᱟᱛᱮ ᱜᱮ ᱱᱚᱜᱼᱚᱭ ᱧᱟᱯᱟᱢ ᱟᱵᱚ ᱟᱫᱚ ᱟᱞᱮ ᱦᱚᱸ ᱟᱹᱣᱨᱤ ᱟᱹᱣᱨᱤ ᱯᱟᱞᱮ ᱥᱴᱟᱨᱴᱚᱜᱼᱟ ᱱᱟᱜ ᱦᱮᱸ ᱪᱮ ᱵᱟᱨᱚ ᱥᱟᱲᱮ